ᱜᱟᱛᱮ ᱠᱚ ᱛᱮᱦᱮᱧ ᱫᱚ ᱥᱟᱹᱨᱤ ᱜᱷᱚᱴᱚᱱᱟ ᱱᱤᱭᱮ ᱛᱮ ᱢᱤᱫᱴᱮᱱ ᱜᱚᱞᱯᱚᱧ ᱞᱟᱹᱭ ᱟᱯᱮ ᱠᱟᱱᱟ ᱜᱚᱞᱯᱚ ᱫᱚ ᱵᱟᱝ ᱵᱟᱥᱛᱚᱵ ᱠᱟᱛᱷᱟ ᱟᱵᱚ ᱵᱤᱨ ᱡᱳᱫᱽᱫᱷᱟ ᱱᱤᱭᱮ ᱠᱟᱛᱷᱟ ᱢᱟᱱᱮ ᱥᱤᱫᱩ ᱠᱟᱹᱱᱩ ᱱᱤᱭᱮ ᱛᱮ ᱜᱚᱞᱯᱚ ᱚᱱᱟ ᱥᱤᱫᱩ ᱠᱟᱹᱱᱩ ᱪᱤᱠᱟᱹ ᱛᱮᱠᱤᱱ ᱡᱚᱱᱢᱚ ᱞᱮᱱᱟ ᱚᱠᱟ ᱨᱮᱠᱤᱱ ᱡᱚᱱᱢᱚ ᱞᱮᱱᱟ ᱚᱱᱟ ᱠᱚ ᱥᱚᱛᱛᱚ ᱜᱷᱚᱴᱚᱱᱟ ᱡᱟᱦᱟᱸ ᱥᱟᱹᱨᱤ ᱠᱟᱛᱷᱟ ᱚᱱᱟ ᱠᱚᱧ ᱞᱟᱹᱭ ᱟᱵᱚᱱᱟ ᱱᱚᱜᱼᱚᱭ ᱛᱚ ᱜᱟᱯᱟ ᱢᱮᱭᱟᱝ ᱥᱟᱵ ᱯᱮ ᱦᱩᱞ ᱢᱟᱦᱟ ᱦᱤᱡᱩᱜ ᱠᱟᱱᱟ ᱛᱤᱨᱤᱥᱮ ᱡᱩᱱ ᱥᱤᱫᱩ ᱠᱟᱹᱱᱩ ᱟᱜ ᱡᱚᱱᱢᱚ ᱥᱛᱷᱟᱱ ᱫᱚ ᱦᱩᱭᱩᱜ ᱠᱟᱱᱟ ᱥᱟᱱᱛᱟᱲ ᱯᱟᱨᱜᱟᱱᱟ ᱨᱮ ᱥᱟᱦᱮᱵᱽᱜᱚᱸᱡᱽ ᱡᱮᱞᱟ ᱵᱚᱞᱮ ᱢᱤᱫᱴᱮᱱ ᱢᱮᱱᱟᱜᱼᱟ ᱡᱷᱟᱲᱠᱷᱚᱸᱰ ᱨᱟᱡᱽᱡᱚ ᱨᱮ ᱯᱟᱹᱦᱤᱞ ᱫᱚ ᱟᱵᱚ ᱟᱹᱫᱤᱵᱟᱹᱥᱤ ᱦᱚᱲ ᱫᱚᱠᱚ ᱛᱟᱦᱮᱱ ᱠᱟᱱ ᱛᱟᱦᱮᱸᱫ ᱪᱷᱳᱴᱳ ᱱᱟᱜᱽᱯᱩᱨ ᱪᱮᱫ ᱡᱟᱭᱜᱟ ᱡᱷᱟᱲᱠᱷᱚᱸᱰ ᱨᱮ ᱢᱤᱫᱴᱟᱝ ᱪᱷᱳᱴᱳ ᱱᱟᱜᱽᱯᱩᱨ ᱯᱩᱨᱮ ᱢᱤᱫᱴᱟᱝ ᱡᱟᱭᱜᱟ ᱢᱮᱱᱟᱜᱼᱟ ᱚᱸᱰᱮ ᱦᱚᱲ ᱠᱚ ᱛᱟᱦᱮᱱ ᱠᱟᱱ ᱛᱟᱦᱮᱸᱫ ᱫᱤᱭᱮᱯᱚᱨ ᱚᱸᱰᱮ ᱤᱝᱨᱮᱡᱽᱼᱟᱜ ᱚᱛᱛᱟᱪᱟᱨ ᱠᱷᱟᱹᱛᱤᱨ ᱛᱮ ᱦᱚᱲ ᱠᱚ ᱪᱟᱞᱟᱣᱮᱱᱟ ᱪᱮᱫ ᱠᱚ ᱞᱟᱹᱭᱟ ᱤᱭᱟᱹ ᱠᱚ ᱪᱟᱞᱟᱣᱮᱱᱟ ᱢᱟᱱᱮ ᱦᱚᱲ ᱥᱟᱶᱛᱟᱞ ᱯᱟᱨᱜᱟᱱᱟ ᱪᱟᱞᱟᱣᱮᱱᱟᱠᱚ ᱥᱟᱛᱮᱨᱚᱥᱚ

ᱠᱩᱲᱤ ᱩᱱᱠᱩᱣᱟᱜ ᱧᱩᱛᱩᱢ ᱫᱚ ᱦᱩᱭᱩᱜ ᱠᱟᱱᱟ ᱥᱤᱫᱩ ᱠᱟᱹᱱᱩ ᱪᱟᱸᱫᱽ ᱵᱷᱳᱭᱨᱳᱵᱽ ᱯᱷᱩᱞᱳ ᱡᱷᱟᱱᱚ ᱠᱩᱲᱤ ᱜᱤᱫᱽᱨᱟᱹ ᱩᱱᱠᱤᱱ ᱵᱟᱨᱭᱟ ᱟᱜ ᱫᱚ ᱧᱩᱛᱩᱢ ᱫᱚ ᱥᱤᱫᱩ ᱡᱚᱱᱢᱚ ᱞᱮᱱᱟ ᱟᱴᱷᱨᱚᱥᱚ ᱯᱚᱱᱨᱚ ᱠᱟᱹᱱᱩ ᱡᱚᱱᱢᱚ ᱞᱮᱱᱟ ᱟᱴᱷᱨᱚᱥᱚ ᱯᱚᱸᱪᱤᱥ ᱚᱱᱠᱟ ᱢᱟᱱᱮ ᱯᱟᱸᱪ ᱵᱚᱪᱷᱚᱨ ᱠᱟᱹᱴᱤᱡ ᱰᱤᱯᱷᱟᱨᱢᱮᱱᱴ ᱠᱚ ᱛᱟᱦᱮᱸ ᱞᱮᱱᱟ ᱵᱩᱡᱽ ᱠᱮᱫᱟᱯᱮ ᱥᱤᱫᱩ ᱜᱮ ᱡᱚᱛᱚ ᱠᱷᱚᱱᱟᱜ ᱵᱩᱫᱽᱫᱷᱤᱢᱟᱱᱮ ᱛᱟᱦᱮᱸ ᱞᱮᱱᱟ ᱟᱨ ᱠᱟᱹᱱᱩ ᱫᱚ ᱠᱟᱹᱴᱤᱡ ᱨᱟᱹᱜᱤ ᱥᱚᱵᱷᱟᱵᱽ ᱨᱮᱱ ᱦᱚᱲᱮ ᱛᱟᱦᱮᱸ ᱞᱮᱱᱟ ᱟᱨᱠᱤ ᱢᱟᱱᱮ ᱠᱟᱹᱴᱤᱡ ᱪᱟᱞᱟᱝ ᱛᱮᱜᱮ ᱨᱟᱹᱜᱤᱜ ᱟᱭ ᱟᱨ ᱥᱤᱫᱩ ᱫᱚ ᱠᱤᱱᱛᱩ ᱵᱟᱭ ᱨᱟᱹᱜᱤᱜ ᱠᱟᱱ ᱛᱟᱦᱮᱸᱫ ᱢᱟᱱᱮ ᱦᱚᱲᱮ ᱵᱩᱡᱷᱟᱹᱣ ᱫᱟᱲᱮᱭᱟᱠᱚ ᱠᱟᱱ ᱛᱟᱦᱮᱸᱫ ᱟᱭᱟᱜ ᱠᱟᱛᱷᱟ ᱛᱮ ᱦᱚᱲ ᱠᱚ ᱟᱸᱡᱚᱢᱮᱫ ᱛᱟᱦᱮᱸᱫ ᱠᱤᱱᱛᱩ ᱯᱨᱚᱛᱷᱚᱢ ᱫᱚ ᱵᱟᱠᱚ ᱟᱸᱡᱚᱢᱮᱫ ᱛᱟᱦᱮᱸᱫ ᱡᱚᱠᱷᱚᱱ ᱠᱟᱹᱴᱤᱡ ᱜᱮᱭᱟᱭ

ᱫᱤᱭᱮ ᱚᱱᱟ ᱠᱚ ᱡᱤᱱᱤᱥ ᱥᱤᱫᱩ ᱠᱟᱹᱱᱩ ᱩᱱᱠᱩ ᱵᱚᱭᱦᱟ ᱟᱠᱚ ᱵᱟᱠᱚ ᱥᱚᱡᱡᱚ ᱫᱟᱲᱮᱭᱟᱫᱟ ᱞᱟᱹᱭ ᱫᱟᱠᱚ ᱪᱤᱠᱟᱹᱛᱮ ᱟᱵᱚ ᱱᱚᱝᱠᱟ ᱡᱩᱫᱤ ᱵᱚᱱ ᱛᱟᱦᱮᱱᱟ ᱫᱤᱠᱩ ᱫᱚ ᱟᱵᱚ ᱫᱚ ᱞᱟᱛᱟᱨ ᱨᱮᱠᱚ ᱫᱚᱦᱚ ᱵᱚᱱᱟ ᱚᱱᱟ ᱠᱷᱟᱹᱛᱤᱨ ᱛᱮ ᱟᱡ ᱟᱭᱟᱜ ᱥᱚᱵᱷᱟ ᱛᱮ ᱢᱟᱱᱮ ᱟᱭᱟᱜ ᱟᱫᱮᱥ ᱛᱮ ᱠᱟᱹᱱᱩ ᱛᱟᱠᱚ ᱡᱚᱛᱚ ᱦᱚᱲ ᱠᱚ ᱪᱟᱞᱟᱣᱱᱟ ᱦᱚᱲ ᱥᱚᱵᱷᱟ ᱠᱚ ᱟᱨᱟᱢᱵᱚ ᱠᱮᱫᱟ ᱟᱭᱟᱜ ᱤᱭᱟᱹ ᱤᱭᱟᱹᱛᱮ ᱟᱣᱟᱡᱽ ᱛᱮ ᱥᱟᱴ ᱦᱟᱡᱟᱨ ᱦᱚᱲ ᱠᱚ ᱦᱮᱡ ᱞᱮᱱᱟ ᱢᱟᱱᱮ ᱥᱟᱹᱢᱤᱞ ᱞᱮᱱᱟ ᱠᱚ ᱟᱭᱟᱜ ᱢᱤᱴᱤᱝ ᱨᱮ ᱫᱤᱭᱮ ᱩᱱᱠᱩ ᱤᱝᱨᱮᱡᱽ ᱥᱟᱛᱮ ᱪᱤᱠᱟᱹ ᱛᱮᱵᱚᱱ ᱞᱟᱹᱲᱦᱟᱹᱭᱟ ᱢᱟᱱᱮ ᱩᱱᱠᱩ ᱫᱚ ᱟᱵᱚ ᱦᱚᱲ ᱩᱯᱚᱨ ᱨᱮ ᱫᱚᱢᱮ ᱠᱚ ᱚᱛᱛᱟᱪᱟᱨᱮᱫ ᱛᱟᱦᱮᱸᱫ ᱡᱩᱫᱤ ᱠᱟᱹᱢᱤ ᱵᱟᱢ ᱪᱟᱞᱟᱜᱼᱟ ᱡᱳᱨ ᱠᱟᱛᱮᱫ ᱤᱫᱤ ᱢᱮᱭᱟᱭ ᱪᱮᱫᱟᱜ ᱵᱟᱢ ᱪᱟᱞᱟᱜᱼᱟ ᱚᱱᱟ ᱠᱷᱟᱹᱛᱤᱨ ᱛᱮ ᱞᱟᱹᱭᱫᱟᱭ ᱦᱚᱲᱟᱜ ᱟᱵᱚ ᱚᱠᱚᱭᱟᱜ ᱦᱚᱸ ᱠᱟᱹᱢᱤ ᱵᱟᱵᱚᱱ ᱪᱟᱞᱟᱜᱼᱟ ᱩᱱᱠᱩᱣᱟᱜ ᱠᱟᱹᱢᱤ ᱜᱮᱵᱚᱱ ᱵᱚᱱᱫᱚᱭᱟ ᱪᱤᱠᱟᱹᱛᱮ ᱱᱚᱣᱟ ᱨᱮᱹᱞ ᱨᱟᱥᱛᱟ ᱠᱚ ᱪᱤᱠᱟᱹ ᱛᱮᱠᱚ ᱱᱚᱣᱟ ᱠᱚᱠᱚ ᱵᱮᱱᱟᱭᱟ ᱵᱩᱡᱽ ᱠᱮᱫᱟᱢ ᱫᱤᱭᱮ ᱚᱱᱟ ᱠᱷᱟᱹᱛᱤᱨ ᱛᱮ ᱵᱟᱠᱚ ᱪᱟᱞᱟᱣ ᱞᱮᱱᱠᱷᱟᱱ ᱢᱟᱱᱮ ᱫᱤᱠᱩ ᱠᱚ ᱦᱮᱡ ᱞᱮᱱᱟ ᱪᱮᱫᱟᱜ ᱠᱟᱹᱢᱤ ᱵᱟᱯᱮ ᱪᱟᱞᱟᱜ ᱠᱟᱱᱟ ᱚᱸᱰᱮ ᱠᱷᱚᱱᱟᱜ ᱜᱮ ᱢᱤᱫᱴᱮᱱ ᱫᱤᱠᱩ ᱠᱚ ᱤᱭᱟᱹ ᱜᱚᱡ ᱠᱮᱫᱮᱭᱟ

ᱡᱚᱛᱚ ᱠᱤᱪᱷᱩ ᱠᱚ ᱦᱤᱨᱟᱹ ᱦᱚᱪᱚ ᱞᱮᱱᱟ ᱤᱝᱨᱮᱡᱽ ᱠᱚ ᱯᱨᱚᱛᱷᱚᱢ ᱥᱮᱫ ᱫᱚᱠᱚ ᱦᱤᱨᱟᱹ ᱦᱚᱪᱚᱜ ᱠᱟᱱᱟ ᱠᱤᱱᱛᱩ ᱩᱱᱠᱩᱣᱟᱜ ᱫᱚ ᱜᱩᱞᱤ ᱜᱚᱞᱟᱡᱽ ᱵᱚᱱᱫᱩᱠ ᱠᱚ ᱢᱮᱱᱟᱜ ᱛᱟᱠᱚᱣᱟ ᱩᱱᱠᱩ ᱢᱟᱱᱮ ᱢᱤᱫᱴᱮᱱ ᱚᱲᱟᱜ ᱚᱲᱟᱜ ᱠᱚ ᱵᱮᱱᱟᱣ ᱠᱮᱫᱟ ᱚᱸᱰᱮ ᱥᱩᱫᱷᱩ ᱢᱤᱫ ᱴᱩᱠᱩᱱ ᱵᱷᱩᱜᱟᱹᱜ ᱢᱮᱱᱟᱜᱼᱟ ᱚᱱᱟ ᱵᱷᱩᱜᱟᱹᱜ ᱛᱮ ᱜᱩᱞᱤ ᱠᱚ ᱟᱲᱟᱜᱮᱫ ᱛᱮ ᱠᱤᱱᱛᱩ ᱚᱱᱟ ᱟᱜᱼᱥᱟᱨ ᱫᱚ ᱩᱱᱟᱹᱜ ᱥᱚᱡᱷᱮ ᱠᱟᱛᱮ ᱮᱢ ᱠᱟᱛᱮ ᱫᱚ ᱪᱟᱞᱟᱣ ᱫᱚ ᱥᱚᱢᱵᱷᱚᱵ ᱵᱟᱝ ᱠᱟᱱᱟ ᱛᱚᱵᱮ ᱚᱱᱟ ᱠᱷᱟᱹᱛᱤᱨ ᱛᱮ ᱟᱵᱚ ᱦᱚᱲ ᱫᱚᱠᱚ ᱢᱟᱱᱮ ᱡᱩᱫᱽᱫᱷᱚ ᱛᱮᱠᱚ ᱦᱤᱨᱟᱹ ᱦᱚᱪᱚᱭᱮᱱᱟ ᱩᱱᱠᱩ ᱜᱩᱞᱤ ᱜᱚᱞᱟᱡᱽ ᱠᱷᱟᱹᱛᱤᱨ ᱛᱮᱠᱚ ᱦᱤᱨᱟᱹ ᱦᱚᱪᱚᱭᱮᱱᱟ ᱟᱨ ᱥᱤᱫᱩ ᱠᱟᱹᱱᱩ ᱱᱤᱭᱟᱹᱛᱮ ᱫᱚᱥ ᱦᱟᱡᱟᱨ ᱠᱚ ᱤᱭᱟᱹ ᱞᱮᱫᱟ ᱤᱭᱟᱹ ᱞᱮᱫᱟ ᱠᱚ ᱡᱟᱦᱟᱸᱭ ᱥᱟᱵ ᱟᱹᱜᱩᱭᱮᱭᱟ ᱩᱱᱤᱜᱮ ᱫᱚᱥ ᱦᱟᱡᱟᱨ ᱴᱟᱠᱟ ᱞᱮ ᱮᱢᱟᱭᱟ ᱫᱤᱭᱮᱯᱚᱨ ᱚᱱᱠᱟ ᱵᱤᱥᱥᱟᱥ ᱠᱟᱛᱮ ᱚᱱᱟ ᱚᱲᱟᱜ ᱨᱮ ᱚᱱᱠᱟ ᱡᱩᱫᱽᱫᱷᱚ ᱦᱩᱭ ᱞᱮᱱᱟ ᱧᱮᱞ ᱛᱟᱯᱮ ᱠᱟᱛᱮ ᱠᱚ ᱪᱮᱠᱟ ᱠᱟᱛᱮ ᱠᱚ ᱡᱩᱛᱟᱹ ᱦᱚᱪᱚ ᱦᱩᱭ ᱞᱮᱱᱟ ᱚᱱᱟ ᱚᱲᱟᱜ ᱨᱮᱠᱚ ᱟᱠᱨᱚᱢᱚᱱᱮᱫ ᱛᱮ ᱚᱸᱰᱮ ᱢᱤᱫᱴᱩᱠᱩᱱ ᱵᱷᱩᱜᱟᱹᱜ ᱢᱮᱱᱟᱜᱼᱟ ᱧᱮᱞ ᱯᱮ ᱠᱟᱛᱮ ᱚᱱᱠᱟ ᱵᱤᱥᱥᱟᱥ ᱜᱷᱟᱛᱚᱠ ᱠᱟᱛᱮ ᱠᱚ ᱥᱟᱵ ᱦᱚᱪᱚ ᱠᱮᱫ ᱠᱤᱱᱟ ᱫᱤᱭᱮ ᱯᱚᱨ ᱚᱸᱰᱮ ᱜᱮ ᱤᱭᱟᱹ ᱫᱚᱠᱚ ᱠᱟᱹᱱᱩ ᱫᱚᱠᱚ ᱯᱷᱟᱹᱥᱤ ᱠᱮᱫᱮᱭᱟ ᱟᱨ ᱤᱭᱟᱹ ᱫᱚ ᱥᱤᱫᱩ ᱫᱚ ᱟᱭᱟᱜ ᱟᱛᱳ ᱨᱮ ᱦᱮᱡ ᱠᱟᱛᱮ ᱠᱚ ᱯᱷᱟᱹᱥᱤ ᱠᱮᱫᱮᱭᱟ ᱵᱷᱚᱜᱽᱱᱟᱰᱤ ᱵᱚᱞᱮ ᱟᱛᱳ ᱛᱟᱦᱮᱸ ᱞᱮᱱᱟ ᱚᱸᱰᱮ ᱠᱚ ᱯᱷᱟᱹᱥᱤ ᱜᱚᱡ ᱠᱮᱫᱮᱭᱟ ᱫᱤᱭᱮ ᱯᱚᱨ ᱱᱤᱛᱚᱜ ᱩᱱᱠᱤᱱ ᱠᱤᱱ ᱞᱟᱹᱲᱦᱟᱹᱭ ᱞᱮᱫ ᱛᱮ ᱟᱵᱚ ᱱᱚᱜᱼᱚ ᱱᱚᱣᱟ ᱤᱭᱟᱹ ᱵᱚᱱ ᱧᱟᱢ ᱠᱟᱫᱟ ᱥᱟᱹᱫᱷᱤᱱᱚᱛᱟ ᱩᱱᱠᱤᱱ ᱡᱩᱫᱤ ᱵᱟᱹᱠᱤᱱ ᱞᱟᱹᱲᱦᱟᱹᱭ ᱠᱮᱭᱟ ᱱᱚᱣᱟ ᱟᱹᱭᱫᱟᱹᱨ ᱵᱟᱵᱚᱱ ᱧᱟᱢ ᱠᱮᱭᱟ ᱟᱵᱚ ᱦᱚᱲᱟᱜ ᱜᱟᱛᱮ ᱠᱚ ᱱᱚᱣᱟ ᱵᱷᱤᱰᱤᱭᱳ ᱫᱚ ᱱᱤᱱ ᱢᱟᱨᱟᱝ ᱡᱚᱭ ᱡᱚᱦᱟᱨ ᱜᱮ ᱜᱟᱛᱮ ᱠᱚ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫᱟ ᱡᱩᱫᱤ